ᱠᱩᱞᱤ ᱠᱚ ᱠᱩᱞᱤ ᱦᱳᱭ, ᱱᱚᱜᱼᱚᱭ ᱡᱟᱦᱟᱸ ᱵᱚᱱ ᱚᱱᱟ- ᱛᱟᱯᱟᱝ ᱠᱟᱱᱟ ᱡᱟᱦᱟᱸ ᱟᱵᱚᱱᱟᱜ ᱠᱟᱛᱷᱟ ᱠᱟᱛᱷᱟ ᱛᱮᱵᱚᱱ ᱛᱟᱯᱟᱝ ᱠᱟᱱᱟ ᱨᱟᱯᱟᱪᱟᱜ ᱠᱟᱱᱟ ᱵᱚᱱ ᱡᱟᱦᱟᱸ ᱤᱫᱤ ᱠᱟᱛᱮ ᱚᱱᱟ ᱱᱤᱭᱮ ᱜᱮ ᱮ, ᱤᱧᱟᱹᱜ ᱦᱚᱸ ᱠᱤᱪᱷᱩ ᱜᱟᱱ ᱠᱩᱠᱞᱤ ᱟᱯᱮᱭᱟᱜ ᱦᱚᱸ ᱠᱤᱪᱷᱩ ᱜᱟᱱ ᱠᱩᱠᱞᱤ ᱨᱮᱱᱟᱝ ᱟ, ᱛᱮᱞᱟ ᱵᱚᱱ ᱮᱢᱟ ᱱᱚᱜᱼᱚ ᱱᱚᱝᱠᱟᱱᱟᱜ ᱠᱟᱛᱷᱟ ᱠᱟᱱᱟ ᱜᱚᱝᱠᱮ ᱟᱨ ᱢᱤᱫᱴᱟᱝ ᱱᱤᱛᱚᱜ ᱫᱚ ᱚᱠᱟ ᱞᱮᱠᱟ ᱛᱮᱵᱚᱱ ᱵᱟᱧᱪᱟᱜᱼᱟ ᱥᱮ ᱱᱟᱦᱟᱜ ᱟᱵᱚ ᱫᱷᱚᱨᱚᱢ

ᱟᱫᱚ ᱠᱤᱪᱷᱩ ᱦᱚᱲ ᱠᱚ ᱞᱟᱹᱞᱟᱹᱭ ᱠᱟᱱᱟ ᱠᱳᱲ ᱫᱚ ᱡᱟᱦᱟᱱᱟᱜ ᱜᱮ ᱧᱟᱢ ᱞᱮᱠᱷᱟᱱ ᱠᱚ ᱦᱩᱭᱮᱱᱟ ᱟᱫᱚ ᱟᱵᱚ ᱵᱚᱱ ᱞᱟᱹᱞᱟᱹᱭ ᱠᱟᱱᱟ ᱟᱞᱮ ᱞᱮ ᱱᱚᱰᱮ ᱥᱟᱹᱨᱤ ᱫᱷᱚᱨᱚᱢ ᱯᱟᱦᱴᱟ ᱠᱷᱚᱱ ᱞᱟᱹᱭ ᱦᱩᱭᱩᱜ ᱠᱟᱱᱟ ᱡᱮ ᱡᱟᱦᱟᱱᱟᱜ ᱫᱚ ᱵᱟᱝ ᱡᱟᱦᱟᱸ ᱫᱚ ᱥᱟᱱᱛᱟᱲ ᱥᱟᱶᱛᱟ ᱨᱮᱱᱟᱜ ᱟᱹᱱ ᱟᱹᱨᱤ ᱥᱟᱱᱛᱟᱲ ᱥᱟᱶᱛᱟ ᱨᱮᱱ ᱵᱚᱸᱜᱟ ᱵᱩᱨᱩ ᱥᱟᱱᱛᱟᱲ ᱥᱟᱶᱛᱟ ᱨᱮᱱᱟᱜ ᱞᱟᱹᱭ ᱞᱟᱠᱪᱟᱨ ᱥᱟᱱᱟᱢ ᱞᱮᱠᱟᱱᱟᱜ ᱢᱟᱱᱮ ᱩᱯᱨᱩᱢᱮ ᱧᱟᱢᱟ ᱥᱮ ᱵᱟᱧᱪᱟᱜᱼᱟ ᱚᱱᱟᱴᱟᱜ ᱫᱷᱚᱨᱚᱢ ᱫᱚᱨᱠᱟᱨ ᱠᱟᱱᱟ ᱚᱱᱟ ᱫᱷᱚᱨᱚᱢ ᱟᱨ ᱟᱹᱛᱷᱟᱹᱲᱤ ᱮᱴᱟᱜ ᱡᱟᱦᱟᱸ ᱫᱷᱚᱨᱚᱢ ᱡᱩᱫᱤᱢ ᱧᱟᱢᱟ ᱥᱮ ᱚᱱᱟ ᱡᱩᱫᱤ ᱥᱟᱱᱛᱟᱲ ᱥᱟᱶᱛᱟ ᱵᱟᱝ ᱵᱟᱧᱪᱟᱜ ᱠᱟᱱᱟ ᱚᱱᱟ ᱧᱟᱢ ᱠᱟᱛᱮ ᱜᱮ ᱪᱮᱫ ᱦᱩᱭᱩᱜ ᱛᱟᱵᱚᱱᱟ ᱟᱵᱚᱣᱟᱜ ᱚᱱᱟ ᱦᱩᱭᱩᱜ ᱠᱟᱱᱟ ᱠᱟᱛᱷᱟ ᱫᱚ ᱱᱚᱣᱟ ᱪᱮᱛᱟᱱ ᱨᱮ ᱨᱚᱲ ᱛᱟᱵᱚᱱ ᱯᱮ ᱚᱠᱟᱴᱟᱜ ᱫᱷᱚᱨᱚᱢ ᱢᱟᱱᱮ ᱛᱮ ᱟᱵᱚ ᱥᱟᱱᱛᱟᱲ ᱥᱟᱶᱛᱟ ᱟᱹᱱ ᱟᱹᱨᱤ ᱵᱟᱧᱪᱟᱜ ᱠᱟᱱᱟ ᱟᱪᱪᱷᱟ ᱵᱟᱝ ᱴᱷᱤᱠ ᱜᱮᱭᱟ ᱤᱧ ᱛᱚᱵᱮ ᱠᱷᱟᱴᱚ ᱛᱮᱧ ᱨᱚᱲ ᱧᱚᱜ ᱞᱮᱜᱮ ᱱᱚᱣᱟ ᱥᱟᱛᱟᱢ ᱨᱮᱫᱚ ᱱᱟᱦᱟᱜ ᱫᱷᱚᱨᱚᱢ ᱨᱮᱱᱟᱝ ᱜᱟᱞᱚᱪ ᱫᱚ ᱵᱟᱝ ᱦᱩᱭᱩᱜ ᱠᱟᱱᱟ ᱫᱷᱚᱨᱚᱢ ᱧᱩᱛᱩᱢ ᱟᱵᱚ ᱱᱟᱦᱟᱜ ᱠᱚᱞᱚᱢ ᱠᱳᱰ ᱨᱮᱵᱚᱱ ᱧᱟᱢ ᱢᱟ ᱟᱵᱚᱣᱟᱜ ᱡᱟᱦᱟᱸ ᱫᱷᱚᱨᱚᱢ ᱠᱚᱞᱚᱢ ᱠᱳᱰ ᱨᱮᱱᱟᱜ ᱵᱚᱱ ᱠᱷᱚᱡᱚᱜ ᱠᱟᱱᱟ ᱟᱫᱚ ᱪᱷᱚᱴᱤ ᱫᱷᱚᱨᱚᱢ ᱠᱚᱞᱚᱢ ᱠᱳᱰ ᱨᱮ ᱡᱟᱦᱟᱸ ᱢᱮᱱᱟᱜᱼᱟ ᱚᱱᱟ ᱫᱚ ᱟᱵᱚᱣᱟᱜ ᱫᱷᱚᱨᱚᱢ ᱧᱩᱛᱩᱢᱟᱜ ᱫᱚ ᱵᱟᱹᱱᱩᱜᱼᱟ ᱟᱵᱚᱣᱟᱜ ᱫᱷᱚᱨᱚᱢ ᱦᱤᱥᱟᱹᱵ ᱛᱮᱫᱚ ᱚᱱᱟ ᱠᱳᱰ ᱫᱚ ᱵᱟᱠᱚ ᱮᱢ ᱟᱠᱟᱫ ᱟᱵᱚ ᱫᱚ ᱱᱤᱛᱚᱜ ᱫᱷᱟᱹᱨᱤᱡ ᱛᱮ ᱡᱟᱦᱟᱸ ᱤᱧᱟᱹᱜ ᱵᱟᱰᱟᱭ ᱚᱱᱟ ᱫᱚ ᱤᱝᱨᱮᱡᱽ ᱠᱚᱫᱚ ᱥᱟᱹᱫᱷᱤᱱ ᱢᱟᱲᱟᱝ ᱨᱮ ᱥᱟᱛ ᱱᱚᱢᱵᱚᱨ ᱠᱚᱞᱚᱢ ᱠᱳᱰ ᱨᱮ ᱟᱹᱰᱤ ᱞᱮᱠᱟᱱᱟᱜ ᱠᱚ ᱧᱩᱛᱩᱢ ᱞᱮᱫ ᱵᱚᱱᱟ ᱴᱨᱟᱭᱤᱵᱽ ᱨᱤᱞᱤᱡᱚᱱ ᱥᱮ ᱴᱨᱟᱭᱤᱵᱽ ᱥᱮ ᱟᱵᱚ ᱡᱟᱹᱱᱤᱡ ᱚᱱᱠᱟ ᱠᱟᱛᱮ ᱠᱚ ᱧᱩᱛᱩᱢ ᱞᱮᱫ ᱵᱚᱱᱟ ᱥᱟᱛ ᱱᱚᱢᱵᱚᱨ ᱠᱚᱞᱚᱢ ᱠᱳᱰ ᱨᱮ ᱟᱨ ᱥᱟᱹᱫᱷᱤᱱ ᱯᱚᱨᱮ ᱫᱚ ᱚᱱᱟ ᱫᱚ ᱱᱟᱦᱟᱜ ᱟᱵᱚ ᱫᱚᱠᱚ ᱟᱫᱟᱨᱥ ᱠᱮᱫ ᱵᱚᱱᱟ ᱟᱫᱟᱨ ᱥᱮᱫ ᱠᱷᱚᱱ ᱵᱟᱝ ᱪᱮᱫ ᱞᱮᱠᱟ ᱟᱵᱚ ᱟᱵᱚ ᱵᱚᱱ ᱟᱫᱟᱨ ᱥᱮᱫ ᱠᱷᱟᱡ ᱫᱚ ᱚᱠᱚᱭ ᱚᱞ ᱠᱮᱜᱼᱟ ᱥᱟᱹᱨᱤ ᱚᱠᱚᱭ ᱥᱟᱨᱱᱟ ᱚᱠᱚᱭ ᱫᱤᱫᱤᱱ ᱚᱠᱚᱭ ᱟᱹᱫᱤᱵᱟᱹᱥᱤ ᱪᱮᱫ ᱠᱚᱭ ᱚᱞ ᱠᱮᱜᱼᱟ ᱚᱠᱚᱭ ᱫᱚ ᱦᱤᱱᱫᱩᱭ ᱚᱞ ᱠᱮᱜᱼᱟ ᱚᱠᱚᱭ ᱫᱚ ᱤᱥᱟᱭᱮᱱᱟ ᱱᱚᱜᱼᱚ ᱱᱚᱝᱠᱟᱛᱮ ᱟᱵᱚᱣᱟᱜ ᱩᱯᱨᱩᱢ ᱥᱮ ᱟᱵᱚᱣᱟᱜ ᱟᱭᱰᱮᱱᱴᱤᱴᱤ ᱵᱚᱱ ᱟᱫ ᱤᱫᱤ ᱠᱮᱫ ᱛᱮ ᱟᱵᱚ ᱵᱚᱱ ᱪᱟᱵᱟᱜ ᱠᱟᱱᱟ ᱛᱚ ᱚᱱᱟ ᱤᱫᱤ ᱠᱟᱛᱮ ᱟᱵᱚᱣᱟᱜ ᱫᱷᱚᱨᱚᱢ ᱤᱫᱤ ᱠᱟᱛᱮ ᱧᱩᱛᱩᱢ ᱛᱟᱦᱮᱸ ᱫᱚᱨᱠᱟᱨ ᱠᱚᱞᱚᱢ ᱠᱳᱰ ᱨᱮ ᱟᱨ ᱱᱚᱣᱟ ᱫᱚ ᱟᱵᱚᱣᱟᱜ ᱦᱩᱭᱩᱜ ᱢᱟ ᱟᱵᱚᱣᱟᱜ ᱡᱚᱛᱚ ᱦᱚᱲ ᱵᱚᱱ ᱚᱱᱟ ᱧᱩᱛᱩᱢ ᱫᱚᱵᱚᱱ ᱮᱠᱥᱮᱯᱴ ᱢᱟ ᱟᱵᱚ ᱟᱵᱚ ᱚᱠᱚᱭ ᱠᱚᱵᱚᱱ ᱠᱷᱚᱡᱚᱜ ᱠᱟᱱᱟ ᱟᱵᱚ ᱡᱩᱫᱤ ᱥᱟᱱᱛᱟᱲᱟᱜ ᱵᱚᱱ ᱠᱷᱚᱡᱚᱜ ᱠᱟᱱ ᱠᱷᱟᱡ ᱫᱚ ᱡᱚᱛᱚ ᱥᱟᱱᱛᱟᱲ ᱵᱚᱱ ᱢᱟᱱᱟᱣ ᱢᱟ ᱟᱵᱚ ᱡᱩᱫᱤ ᱟᱹᱫᱤᱵᱟᱹᱥᱤᱭᱟᱜ ᱵᱚᱱ ᱠᱷᱚᱡᱚᱜ ᱠᱟᱱ ᱠᱷᱟᱡ ᱡᱚᱛᱚ ᱟᱹᱫᱤᱵᱟᱹᱥᱤ ᱵᱚᱱ ᱢᱟᱱᱟᱣ ᱢᱟ ᱡᱟᱦᱟᱸ ᱧᱩᱛᱩᱢ

ᱚᱱᱟ ᱟᱵᱚ ᱚᱱᱟ ᱜᱤᱧ ᱢᱮᱛᱟᱵᱤᱱ ᱠᱟᱱᱟ ᱧᱩᱛᱩᱢ ᱫᱚ ᱤᱧ ᱤᱧ ᱠᱩᱞᱤᱧ ᱠᱟᱱᱟ ᱛᱚ ᱦᱟᱸᱜ ᱦᱮᱸ ᱧᱩᱛᱩᱢ ᱫᱚ ᱟᱵᱚᱣᱟᱜ ᱟᱵᱚ ᱱᱟᱦᱟᱜ ᱚᱠᱚᱭ ᱠᱚ ᱟᱵᱚ ᱵᱚᱱ ᱢᱮᱱᱚᱜ ᱠᱟᱱᱟ ᱟᱵᱚ ᱵᱷᱤᱛᱤᱨ ᱨᱮ ᱚᱠᱚᱭ ᱵᱚᱱ ᱛᱟᱦᱮᱱᱟ ᱡᱩᱫᱤ ᱥᱟᱱᱛᱟᱲ ᱥᱩᱢᱩᱝ ᱡᱩᱫᱤ ᱵᱚᱱ ᱢᱮᱱᱟ ᱟᱵᱚ ᱟᱵᱚ ᱠᱟᱱᱟ ᱵᱚᱱ ᱮᱱᱠᱷᱟᱡ ᱫᱚ ᱟᱵᱚ ᱥᱟᱱᱛᱟᱲ ᱦᱚᱸ ᱟᱵᱚ ᱟᱵᱚ ᱡᱚᱛᱚ ᱵᱚᱱ ᱢᱮᱱ ᱞᱮ ᱮᱱᱟᱝ ᱡᱟᱦᱟᱸ ᱧᱩᱛᱩᱢ ᱚᱱᱟ ᱨᱮᱜᱮ ᱟᱵᱚ ᱫᱚᱵᱚᱱ ᱧᱟᱢ ᱫᱟᱲᱮᱭᱟᱜᱼᱟ ᱟᱨ ᱡᱩᱫᱤ ᱟᱵᱚ ᱵᱚᱱ ᱢᱮᱱᱟ ᱡᱩᱫᱤ ᱟᱹᱫᱤᱵᱟᱹᱥᱤ ᱵᱷᱤᱛᱤᱨ ᱠᱷᱚᱱ ᱟᱵᱚ ᱟᱹᱫᱤᱵᱟᱹᱥᱤ ᱠᱚ ᱤᱫᱤ ᱠᱟᱛᱮ ᱡᱩᱫᱤ ᱟᱵᱚ ᱵᱚᱱ ᱢᱮᱱᱚᱜᱼᱟ ᱮᱱᱠᱷᱟᱱ ᱡᱚᱛᱚ ᱟᱹᱫᱤᱵᱟᱹᱥᱤ ᱠᱚ ᱢᱤᱫᱴᱤᱡ ᱧᱩᱛᱩᱢ ᱨᱮ ᱥᱚᱦᱚᱢᱚᱛᱤ ᱦᱩᱭ ᱟᱵᱚᱱᱟ ᱚᱱᱟ ᱫᱚ ᱪᱮᱫ ᱧᱩᱛᱩᱢ ᱨᱮᱵᱚᱱ ᱥᱚᱦᱚᱢᱚᱛ ᱫᱟᱲᱮᱭᱟᱜᱼᱟ ᱪᱮᱫ ᱧᱩᱛᱩᱢ ᱨᱮᱵᱚᱱ ᱢᱤᱫ ᱫᱟᱲᱮᱭᱟᱜᱼᱟ ᱚᱱᱟᱜᱮ ᱦᱩᱭᱩᱜ ᱠᱟᱱᱟ ᱵᱤᱪᱟᱹᱨ ᱨᱮᱱᱟᱜ ᱠᱟᱛᱷᱟ ᱫᱚ ᱟᱪᱪᱷᱟ ᱟᱫᱚ ᱜᱚᱢᱠᱮ ᱛᱟᱦᱚᱞᱮ ᱟᱢᱟᱜ ᱵᱤᱥᱮᱥ ᱛᱮ ᱵᱟᱝ ᱞᱟᱹᱭ ᱛᱟᱵᱚᱱ ᱢᱮ ᱚᱠᱟᱴᱟᱜ ᱧᱩᱛᱩᱢ ᱛᱮᱵᱚᱱ ᱢᱤᱫ ᱫᱟᱲᱮᱭᱟᱜᱼᱟ ᱤᱧᱟᱹᱜ ᱧᱩᱛᱩᱢ ᱛᱮ ᱤᱧᱟᱹᱜ ᱦᱤᱥᱟᱹᱵ ᱛᱮᱫᱚ ᱡᱩᱫᱤ ᱠᱷᱟᱴᱚ ᱢᱟᱪᱷᱟᱛᱮ ᱱᱚᱝᱠᱟ ᱡᱩᱫᱤᱧ ᱠᱩᱞᱤ ᱱᱚᱰᱮ ᱡᱩᱫᱤ ᱤᱧ ᱠᱟᱛᱷᱟᱧ ᱫᱚᱦᱚᱭᱟ ᱡᱟᱦᱟᱸ ᱞᱮᱠᱟ ᱟᱵᱚ ᱡᱟᱦᱟᱸ ᱟᱵᱚ ᱫᱚ ᱱᱤᱛᱚᱜ ᱥᱚᱝᱵᱤᱫᱷᱟᱱ ᱨᱮ ᱡᱟᱹᱛᱤ ᱦᱚᱸ ᱟᱹᱫᱤᱵᱟᱹᱥᱤᱭᱟᱜ ᱡᱟᱹᱛᱤ ᱦᱤᱥᱟᱹᱵ ᱛᱮ ᱢᱤᱫᱴᱟᱝ ᱠᱚ ᱟᱵᱚ ᱠᱚ ᱥᱟᱵ ᱫᱚᱦᱚ ᱟᱠᱟᱫ ᱵᱚᱱᱟ ᱡᱮ ᱢᱤᱫᱴᱤᱡ ᱠᱚ ᱠᱮᱴᱟᱜᱚᱨᱤ ᱟᱠᱟᱫ ᱵᱚᱱᱟ ᱡᱟᱦᱟᱸ ᱡᱮ ᱮᱥ ᱴᱤ ᱢᱮᱱᱛᱮ ᱥᱤᱰᱩᱞ ᱴᱨᱟᱭᱤᱵ ᱢᱮᱱᱛᱮ ᱴᱷᱤᱠ ᱟ ᱟᱨ ᱟᱵᱚ ᱦᱚᱸ ᱡᱩᱫᱤ ᱥᱮᱫᱟᱭ ᱚᱱᱠᱟᱜᱮ ᱫᱷᱚᱨᱚᱢ ᱧᱩᱛᱩᱢ ᱠᱟᱛᱮᱫ ᱦᱚᱸ ᱟᱵᱚ ᱢᱤᱫᱴᱤᱡ ᱠᱮᱴᱟᱜᱚᱨᱤ ᱨᱮᱠᱚ ᱫᱚᱦᱚ ᱞᱮᱫ ᱵᱚᱱᱟ ᱩᱱ ᱡᱚᱦᱚᱜ ᱫᱷᱟᱹᱨᱤᱡ ᱟᱵᱚ ᱟᱵᱚᱣᱟᱜ ᱩᱯᱨᱩᱢ ᱵᱚᱱ ᱵᱟᱧᱪᱟᱣ ᱞᱮᱜᱼᱟ ᱟᱵᱚᱨᱮᱱ ᱦᱟᱯᱲᱟᱢ ᱠᱚ ᱥᱤᱫᱩ ᱠᱟᱹᱱᱦᱩ ᱠᱚᱦᱚᱸ ᱩᱯᱨᱩᱢ ᱵᱟᱧᱪᱟᱣ ᱛᱟᱦᱮᱸ ᱠᱟᱱᱛᱮ ᱡᱩᱢᱤᱫ ᱠᱚ ᱛᱟᱦᱮᱸ ᱠᱟᱱᱟ ᱩᱱ ᱡᱚᱦᱚᱜ ᱥᱮᱫᱟᱭ ᱤᱝᱨᱮᱡᱽ ᱥᱚᱢᱚᱭ ᱨᱮᱦᱚᱸ ᱟᱫᱚ ᱚᱱᱟ ᱞᱟᱹᱜᱤᱫ ᱛᱮ ᱟᱵᱚ ᱟᱹᱫᱤᱵᱟᱹᱥᱤ ᱤᱫᱤ ᱠᱟᱛᱮ ᱦᱚᱸ ᱟᱵᱚ ᱢᱤᱫᱴᱟᱝ ᱫᱷᱚᱨᱚᱢ ᱧᱩᱛᱩᱢ ᱛᱮ ᱟᱵᱚ ᱵᱚᱱ ᱵᱟᱧᱪᱟᱣ ᱫᱟᱲᱮᱭᱟᱜᱼᱟ ᱥᱮᱫᱟᱭ ᱚᱱᱟ ᱧᱮᱞ ᱟᱠᱟᱱᱟ ᱱᱟᱦᱟᱜ ᱟᱨ ᱥᱟᱱᱛᱟᱲ ᱥᱩᱢᱩᱫ ᱛᱮᱦᱚᱸ ᱵᱚᱱ ᱵᱟᱧᱪᱟᱣ ᱠᱮᱭᱟ ᱤᱠᱷᱟᱹᱱ ᱥᱟᱱᱛᱟᱲ ᱥᱩᱢᱩᱫ ᱛᱮᱦᱚᱸ ᱟᱵᱚ ᱡᱚᱛᱚ ᱥᱟᱱᱛᱟᱲ ᱠᱚ ᱢᱤᱫ ᱦᱩᱭ ᱟᱵᱚᱱᱟ ᱛᱚ ᱟᱵᱚ ᱚᱠᱟ ᱛᱩᱞᱩᱡ ᱛᱮ ᱢᱤᱫ ᱟᱵᱚᱣᱟᱜ ᱞᱟᱹᱲᱦᱟᱹᱭ ᱤᱫᱤ ᱥᱟᱱᱟ ᱵᱚᱱᱟ ᱚᱱᱟ ᱦᱤᱥᱟᱹᱵ ᱵᱚᱱ ᱵᱤᱪᱟᱹᱨᱟ ᱵᱟᱱᱟᱨ ᱵᱟᱱᱟᱨ ᱛᱮᱜᱮ ᱥᱚᱢᱵᱷᱚᱵᱟ ᱦᱮᱸ ᱛᱟᱦᱚᱞᱮ ᱠᱷᱟᱱ ᱦᱩᱸ ᱞᱟᱭ ᱞᱟᱠᱪᱟᱨ ᱟᱹᱨᱤᱪᱟᱹᱞᱤ ᱫᱷᱚᱨᱚᱢ ᱥᱟᱶᱛᱟ ᱥᱟᱦᱤᱛᱛᱚ ᱥᱚᱝᱥᱠᱨᱤᱛᱤ ᱡᱟᱦᱟᱸ ᱠᱚ ᱠᱟᱛᱷᱟ ᱠᱚ ᱟᱵᱚ ᱠᱚᱵᱚᱱ ᱢᱮᱱᱮᱫ ᱫᱚ ᱱᱚᱣᱟ ᱠᱚ ᱠᱷᱚᱱ ᱵᱟᱧᱪᱟᱣ ᱡᱩᱫᱤ ᱠᱷᱚᱡᱚᱜ ᱟᱵᱚᱱ ᱛᱟᱦᱚᱞᱮ ᱠᱷᱟᱱ ᱪᱤᱠᱟᱹ ᱠᱟᱛᱮ ᱵᱚᱱ ᱵᱟᱧᱪᱟᱣᱟ ᱚᱱᱟ ᱢᱟ ᱟᱵᱚᱣᱟᱜ ᱢᱟ ᱵᱟᱧᱪᱟᱜ ᱜᱮᱭᱟ ᱚᱱᱟ ᱡᱟᱦᱟᱸ ᱥᱮᱫᱟᱭ ᱡᱟᱦᱟᱸ ᱞᱮᱠᱟ ᱵᱟᱧᱪᱟᱣ ᱞᱮᱱᱟ ᱵᱚᱱ ᱟᱹᱫᱤᱵᱟᱹᱥᱤ ᱠᱚ ᱛᱩᱞᱩᱡ ᱛᱮ ᱡᱟᱦᱟᱸ ᱫᱷᱚᱨᱚᱢ ᱠᱳᱰ ᱨᱮ ᱠᱚ ᱡᱚᱠᱷᱟ ᱞᱮᱫ ᱵᱚᱱᱟ ᱠᱚ ᱫᱚᱦᱚ ᱞᱮᱫ ᱵᱚᱱᱟ ᱠᱚ ᱚᱱᱟ ᱛᱮᱦᱚᱸ ᱵᱟᱧᱪᱟᱣ ᱵᱚᱱ ᱛᱟᱦᱮᱸ ᱠᱟᱱᱟ ᱛᱚ ᱚᱱᱟ ᱦᱤᱥᱟᱹᱵ ᱛᱮᱜᱮ ᱚᱱᱠᱟᱜᱮ ᱱᱤᱛᱚᱜ ᱦᱚᱸ ᱵᱟᱧᱪᱟᱣ ᱵᱚᱱ ᱛᱟᱦᱮᱱᱟ ᱡᱩᱫᱤ ᱟᱹᱫᱤᱵᱟᱹᱥᱤ ᱛᱮᱵᱚᱱ ᱧᱟᱢᱟ ᱟᱫᱚ ᱠᱟᱛᱷᱟ ᱫᱚ ᱦᱩᱭᱩᱜ ᱠᱟᱱᱟ ᱟᱹᱫᱤᱵᱟᱹᱥᱤ ᱢᱟ ᱟᱭᱢᱟ ᱜᱳᱥᱴᱤ ᱦᱩᱸ ᱢᱤᱫᱴᱤᱡ ᱫᱚ ᱦᱩᱭᱩᱜ ᱠᱟᱱᱟ ᱫᱨᱟᱵᱤᱲ ᱵᱷᱟᱥᱟ ᱵᱷᱟᱥᱤ ᱜᱳᱥᱴᱤ ᱦᱩᱸ ᱟᱨ ᱢᱤᱫᱴᱤᱡ ᱫᱚ ᱦᱩᱭᱩᱜ ᱠᱟᱱᱟ ᱚᱥᱴᱨᱤᱠ ᱵᱷᱟᱥᱟ ᱵᱷᱟᱥᱤ ᱜᱳᱥᱴᱤ ᱦᱩᱸ ᱱᱩᱠᱤᱱ ᱵᱟᱨᱭᱟ ᱜᱳᱥᱴᱤ ᱟᱛᱮ ᱟᱹᱫᱤᱵᱟᱹᱥᱤ ᱦᱩᱸ ᱟᱫᱚ ᱟᱢᱟᱜ ᱡᱟᱦᱟᱸ ᱠᱟᱛᱷᱟᱢ ᱢᱮᱱ ᱠᱮᱫ ᱫᱚ ᱥᱮᱫᱟᱭ ᱱᱚᱝᱠᱟ ᱠᱟᱛᱮ ᱵᱚᱱ ᱵᱟᱧᱪᱟᱣ ᱛᱟᱦᱮᱸ ᱠᱟᱱᱟ ᱦᱩᱸ ᱢᱮᱱᱠᱷᱟᱱ ᱤᱧᱟᱹᱜ ᱵᱩᱡᱽ ᱨᱮᱫᱚ ᱩᱠᱩᱨ ᱵᱚᱱ ᱵᱟᱧᱪᱟᱣ ᱫᱚᱦᱚ ᱫᱟᱲᱮ ᱠᱟᱣᱫᱟ ᱡᱚᱛᱚ ᱟᱹᱫᱤᱵᱟᱹᱥᱤ ᱫᱚ ᱱᱩᱠᱩ ᱧᱮᱞ ᱠᱚᱢ ᱦᱚᱞᱟ ᱢᱟᱦᱫᱮᱨ ᱜᱮ ᱡᱷᱟᱲᱠᱷᱚᱸᱰ ᱨᱮ ᱢᱤᱫᱴᱤᱡ ᱢᱩᱨᱢᱩ ᱠᱩᱲᱤ ᱜᱤᱫᱟᱹᱨ ᱢᱚᱱᱮ ᱦᱩᱭ ᱞᱮᱱᱟ ᱩᱱᱤ ᱫᱚ ᱥᱟᱱᱛᱟᱲ ᱠᱟᱱᱟᱭ ᱢᱮᱱᱠᱷᱟᱱ ᱥᱟᱱᱛᱟᱲ ᱫᱚ ᱵᱟᱝ ᱠᱟᱱᱟ ᱯᱚᱨᱮ ᱵᱩᱡᱽ ᱮᱱᱟ ᱩᱱᱤ ᱫᱚ ᱞᱟᱲᱠᱟ ᱠᱟᱱᱟᱭ ᱩᱱᱠᱩ ᱠᱩᱲᱤ ᱜᱤᱫᱟᱹᱨ ᱫᱤᱠᱩ ᱥᱚᱸᱜᱮ ᱠᱚ ᱵᱟᱯᱞᱟ ᱠᱮᱫᱮᱭᱟ ᱦᱟᱺᱰᱤ ᱜᱩᱱᱤ ᱠᱟᱛᱮ ᱵᱟᱯᱞᱟ

ᱵᱮᱥᱤ ᱫᱟᱜ ᱛᱟᱵᱚᱱ ᱩᱯᱨᱩᱢ ᱜᱮ ᱟᱭᱰᱮᱱᱴᱤᱴᱤ ᱨᱮ ᱜᱮ ᱱᱤᱛᱚᱜ ᱡᱟᱦᱟᱸᱛᱮ ᱟᱵᱚ ᱟᱵᱚ ᱟᱸᱡᱚᱢ ᱢᱮ ᱡᱟᱦᱟᱸ ᱞᱮᱠᱟ ᱞᱟᱦᱟᱛᱮ ᱥᱣᱟᱫᱷᱤᱱ ᱢᱟᱲᱟᱝ ᱨᱮ ᱟᱵᱚ ᱩᱱ ᱡᱚᱦᱚᱜ ᱫᱚ ᱢᱤᱫᱴᱟᱝ ᱡᱟᱦᱟᱱᱟᱜ ᱜᱮᱠᱚ ᱧᱩᱛᱩᱢ ᱟᱠᱟᱫ ᱵᱚᱱ ᱚᱱᱟᱛᱮ ᱵᱟᱧᱪᱟᱣ ᱵᱚᱱ ᱛᱟᱦᱮᱸ ᱠᱟᱱᱛᱮ ᱩᱱ ᱡᱚᱦᱚᱜ ᱫᱚ ᱫᱷᱟᱹᱨᱤᱡ ᱫᱚ ᱟᱵᱚ ᱵᱟᱧᱪᱟᱣ ᱨᱮᱜᱮ ᱵᱚᱱ ᱛᱟᱦᱮᱸ ᱠᱟᱱᱟ ᱱᱤᱛᱚᱜ ᱩᱱᱟᱹᱜ ᱥᱚᱲᱚ ᱵᱚᱞᱚ ᱞᱮᱠᱟ ᱱᱤᱛᱚᱜ ᱡᱟᱦᱟᱸ ᱞᱮᱠᱟ ᱵᱚᱱ ᱥᱚᱲᱚ ᱟᱠᱟᱱᱟ ᱥᱮᱵᱚᱱ ᱥᱚᱲᱮ ᱟᱠᱟᱱᱟ ᱥᱮ ᱫᱤᱠᱩ ᱥᱟᱞᱟᱜ ᱵᱚᱱ ᱢᱮᱥᱟ ᱟᱠᱟᱱᱟ ᱥᱮᱵᱚᱱ ᱦᱤᱱᱫᱩᱠᱚᱨᱚᱱ ᱟᱠᱟᱱᱟ ᱚᱱᱟ ᱩᱱᱟᱹᱜ ᱵᱟᱭ ᱛᱟᱦᱮᱸ ᱠᱟᱱᱟ ᱤᱠᱷᱟᱹᱱ ᱡᱚᱠᱷᱚᱱ ᱠᱷᱚᱱ ᱜᱮ ᱟᱵᱚ ᱥᱟᱫᱷᱤᱱ ᱯᱚᱨᱮ ᱠᱚ ᱚᱱᱟ ᱠᱚ ᱚᱪᱚᱜ ᱠᱮᱭᱟ ᱟᱨ ᱟᱵᱚᱣᱟᱜ ᱡᱟᱦᱟᱸ ᱟᱭᱰᱮᱱᱴᱤ ᱩᱯᱨᱩᱢ ᱛᱟᱦᱮᱸ ᱠᱟᱱᱟ ᱡᱟᱦᱟᱸ ᱜᱮᱠᱚ ᱧᱩᱛᱩᱢ ᱞᱮᱫ ᱚᱱᱟ ᱠᱚ ᱚᱪᱚᱜ ᱠᱮᱫ ᱠᱷᱟᱡ ᱫᱚᱠᱚ ᱟᱫᱟᱨ ᱯᱷᱮᱫ ᱠᱟᱱᱟ ᱟᱫᱟᱨᱥ ᱠᱚᱫᱚ ᱡᱟᱦᱟᱸᱭ ᱵᱟᱭ ᱧᱩᱛᱩᱢᱟ ᱩᱱᱤ ᱫᱚ ᱡᱟᱦᱟᱸ ᱡᱟᱦᱟᱸᱭ ᱞᱮᱠᱟ ᱠᱚ ᱧᱩᱛᱩᱢ ᱫᱟᱲᱮᱭᱟᱭᱟ ᱟᱨ ᱡᱟᱦᱟᱸ ᱥᱮᱫ ᱜᱮ ᱪᱟᱞᱟᱣ ᱫᱟᱲᱮᱭᱟᱜᱼᱟ ᱚᱠᱚᱭ ᱞᱮᱞᱦᱟᱭ ᱢᱮᱛᱟᱭᱟ ᱚᱠᱚᱭ ᱠᱟᱬᱟᱭ ᱢᱮᱛᱟᱭᱟ ᱠᱩᱡᱟᱹᱭ ᱢᱮᱱᱟᱭᱟ ᱚᱱᱟ ᱦᱤᱥᱟᱹᱵ ᱛᱮ ᱱᱤᱛᱚᱜ ᱟᱵᱚ ᱦᱚᱸ ᱟᱵᱚᱣᱟᱜ ᱡᱚᱠᱷᱚᱱ ᱟᱫᱟᱨᱥ ᱨᱮ ᱢᱮᱱᱟᱜ ᱛᱮ ᱟᱵᱚ ᱚᱠᱚᱭ ᱫᱚᱠᱚ ᱦᱤᱱᱫᱩᱜ ᱠᱟᱱᱟ ᱚᱠᱚᱭ ᱫᱚ ᱥᱟᱹᱨᱤᱜ ᱠᱟᱱᱟ ᱵᱚᱱ ᱚᱠᱚᱭ ᱫᱚ ᱥᱟᱨᱱᱟᱜ ᱠᱟᱱᱟ ᱵᱚᱱ ᱚᱠᱚᱭ ᱵᱤᱫᱤᱱᱚᱜ ᱠᱟᱱᱟ ᱵᱚᱱ ᱚᱠᱚᱭ ᱟᱹᱫᱤᱵᱟᱹᱥᱤ ᱠᱟᱱᱟᱭ ᱛᱚ ᱚᱱᱟ ᱠᱚ ᱠᱷᱚᱡ ᱵᱟᱧᱪᱟᱣ ᱞᱟᱹᱜᱤᱫ ᱜᱮ ᱤᱧᱟᱹᱜ ᱢᱮᱱ ᱦᱤᱥᱟᱹᱵ ᱫᱚ ᱚᱱᱟ ᱠᱚ ᱠᱷᱚᱡ ᱵᱟᱧᱪᱟᱣ ᱞᱟᱹᱜᱤᱫ ᱜᱮ ᱟᱵᱚᱣᱟᱜ ᱩᱯᱨᱩᱢ ᱫᱚᱦᱚ ᱞᱟᱹᱜᱤᱫ ᱜᱮ ᱫᱷᱚᱨᱚᱢ ᱤᱫᱤ ᱠᱟᱛᱮ ᱫᱚ ᱟᱵᱚ ᱟᱵᱚ ᱩᱯᱨᱩᱢ ᱫᱚᱨᱠᱟᱨ ᱠᱟᱱᱟ ᱫᱷᱚᱨᱚᱢ ᱠᱳᱰ ᱨᱮ ᱟᱫᱚ ᱜᱚᱢᱠᱮ ᱥᱩᱫᱷᱩ ᱫᱷᱚᱨᱚᱢ ᱠᱳᱰ

ᱢᱮᱱᱠᱷᱟᱱ ᱢᱟᱱᱱᱚᱛᱟ ᱵᱟᱵᱚ ᱮᱢ ᱮᱫᱟ ᱟᱫᱚ ᱩᱱᱠᱩ ᱫᱚ ᱢᱟᱱᱱᱚᱛᱟ ᱠᱚ ᱮᱢᱮᱫ ᱫᱚ ᱟᱹᱫᱤᱵᱟᱹᱥᱤ ᱦᱚᱲ ᱫᱚ ᱢᱟᱱᱱᱚᱛᱟ ᱠᱚ ᱮᱢ ᱮᱫᱟ ᱢᱤᱫᱴᱮᱱ ᱟᱹᱫᱤᱵᱟᱹᱥᱤ ᱮᱴᱟᱜ ᱟᱹᱫᱤᱵᱟᱹᱥᱤ ᱴᱷᱮᱱᱮ ᱡᱟᱶᱟᱭ ᱠᱟᱱᱟ ᱧᱮᱞ ᱧᱮᱯᱮᱞ ᱠᱟᱛᱮᱫ ᱩᱱᱠᱩ ᱫᱚ ᱢᱟᱱᱱᱚᱛᱟ ᱠᱚ ᱮᱢ ᱮᱫᱟ ᱢᱮᱱᱠᱷᱟᱱ ᱟᱵᱚ ᱫᱚ ᱢᱟᱱᱱᱚᱛᱟ ᱵᱟᱵᱚ ᱮᱢ ᱮᱫᱟ ᱱᱩᱭ ᱠᱩᱲᱤ ᱜᱤᱫᱽᱨᱟᱹ ᱡᱟᱦᱟᱸᱭ ᱡᱟᱶᱟᱭᱮᱱᱟ ᱤᱭᱟᱹ ᱱᱩᱭ ᱞᱟᱲᱠᱟ ᱥᱮ ᱡᱟᱭᱦᱳᱠ ᱪᱮᱞᱮ ᱠᱟᱱᱟᱭ ᱱᱩᱭ ᱠᱩᱲᱤ ᱜᱤᱫᱽᱨᱟᱹ ᱡᱚᱠᱷᱚᱱ ᱦᱮᱸ ᱱᱩᱭ ᱠᱩᱲᱤ ᱜᱤᱫᱽᱨᱟᱹ ᱡᱚᱠᱷᱚᱱ ᱠᱚ ᱡᱟᱶᱟᱭ ᱠᱮᱫᱮᱭᱟ ᱱᱩᱭ ᱫᱚ ᱯᱩᱨᱟᱹ ᱧᱮᱞ ᱧᱮᱯᱮᱞ ᱠᱟᱛᱮ ᱢᱟᱱᱮ ᱥᱟᱢᱟᱡᱤᱠ ᱥᱤᱥᱴᱮᱢ ᱛᱮᱠᱚ ᱡᱟᱶᱟᱭ ᱠᱮᱫᱮᱭᱟ ᱢᱟᱱᱱᱚᱛᱟ ᱠᱚ ᱮᱢ ᱮᱫᱟ ᱢᱮᱱᱠᱷᱟᱱ ᱟᱵᱚ ᱡᱟᱦᱟᱸ ᱵᱚᱱ ᱞᱟᱹᱞᱟᱹᱭ ᱠᱟᱱᱟ ᱟᱵᱚ ᱫᱚ ᱡᱟᱶᱟᱭᱚᱜ ᱠᱟᱱᱟ ᱠᱚ ᱵᱟᱝ ᱫᱚ ᱵᱟᱝ ᱥᱟᱱᱛᱟᱲ ᱠᱩᱲᱤ ᱜᱤᱫᱽᱨᱟᱹ ᱟᱭᱢᱟ ᱜᱚᱴᱟᱝ ᱠᱚ ᱡᱟᱶᱟᱭ ᱠᱟᱱᱟ ᱠᱤᱱᱛᱩ ᱢᱟᱱᱱᱚᱛᱟ ᱵᱟᱵᱚ ᱮᱢ ᱟᱠᱟᱫ ᱠᱚᱣᱟ ᱱᱚᱜᱼᱚ ᱱᱟ ᱢᱟᱨᱟᱝ ᱠᱟᱛᱷᱟ ᱛᱟᱨ ᱢᱟᱱᱮ ᱪᱮᱫ ᱟᱵᱚᱣᱟᱜ ᱡᱟᱦᱟᱸ ᱟᱭᱰᱮᱱᱴᱤᱴᱤ ᱵᱟᱵᱚ ᱠᱷᱚᱨᱵᱚ ᱦᱚᱪᱚ ᱟᱠᱟᱫᱟ ᱱᱚᱜᱼᱚ ᱱᱟ ᱜᱮ ᱢᱟᱨᱟᱝ ᱠᱟᱛᱷᱟ ᱠᱟᱱᱟ ᱠᱤᱱᱛᱩ ᱱᱚᱜᱼᱚ ᱱᱟ ᱟᱯᱮ ᱡᱟᱦᱟᱸ ᱯᱮ ᱞᱟᱹᱭᱮᱫ ᱛᱟᱵᱚᱱᱟ ᱟᱯᱮ ᱯᱮ ᱞᱟᱹᱭᱮᱫᱟ ᱡᱷᱚᱛᱚ ᱜᱮ ᱥᱚᱢᱟᱱ ᱦᱩᱭᱩᱜᱼᱟ ᱱᱩᱠᱩ ᱞᱮᱠᱟ

ᱟᱫᱚ ᱟᱫᱚ ᱤᱧᱤᱧ ᱞᱟᱹᱭᱟᱢ ᱠᱟᱱᱟ ᱟᱪᱪᱷᱟ ᱟᱢᱮᱢ ᱞᱟᱹᱭ ᱠᱮᱫᱟ ᱤᱧ ᱵᱟᱵᱟ ᱛᱟᱠᱚ ᱞᱟᱹᱭ ᱟᱠᱟᱫᱤᱧᱟ ᱠᱚ ᱡᱮ ᱤᱧ ᱫᱚ ᱥᱟᱨᱱᱟ ᱫᱷᱚᱨᱚᱢ ᱠᱟᱹᱱᱟᱹᱧ ᱟᱨ ᱢᱤᱫᱴᱟᱝ ᱦᱩᱸ ᱵᱷᱟᱹᱭ ᱞᱟᱹᱭ ᱞᱟᱹᱭ ᱠᱟᱱᱟ ᱤᱧ ᱵᱟᱵᱟ ᱛᱟᱠᱚ ᱠᱚ ᱢᱮᱱ ᱠᱟᱫᱤᱧ ᱤᱧ ᱫᱚ ᱠᱷᱨᱤᱥᱴᱟᱱ ᱠᱟᱹᱱᱟᱹᱧ ᱟᱨ ᱥᱟᱱᱛᱟᱲ ᱠᱟᱹᱱᱟᱹᱧ ᱟᱨ ᱢᱤᱫ ᱢᱤᱫᱴᱟᱝ ᱵᱷᱟᱹᱭᱭᱟ ᱟᱫᱚ ᱞᱟᱹᱭᱫᱟᱭ ᱵᱟᱝ ᱤᱧ ᱫᱚ ᱦᱤᱱᱫᱩ ᱠᱟᱹᱱᱟᱹᱧ ᱮᱨ ᱯᱚᱨᱮ ᱟᱫᱚ ᱮᱨ ᱯᱚᱨᱮ ᱦᱟᱯᱮ ᱦᱩᱸ ᱦᱟᱯᱮ ᱮᱨ ᱯᱚᱨᱮ ᱟᱢ ᱚᱠᱟᱨᱮᱢ ᱪᱟᱞᱟᱜᱼᱟ ᱩᱱᱟᱹ ᱤᱱᱟᱹ ᱛᱟᱭᱚᱢ ᱫᱚ ᱚᱠᱟᱨᱮᱢ ᱪᱟᱞᱟᱜᱼᱟ ᱤᱱᱟᱹ ᱠᱷᱟᱱ ᱤᱱᱟᱹ ᱛᱟᱭᱚᱢ ᱫᱚ ᱟᱢ ᱫᱚ ᱪᱟᱞᱟᱜ ᱦᱩᱭᱩᱜ ᱛᱟᱢᱟ ᱚᱠᱟᱴᱟᱜ ᱥᱚᱴᱷᱤᱠ ᱠᱟᱱᱟ ᱯᱟᱸᱡᱟ ᱞᱟᱜᱟᱣ ᱟᱢᱟ ᱟᱫᱚ ᱯᱟᱸᱡᱟᱭ ᱢᱮ ᱫᱮ

ᱤᱧᱟᱹᱜ ᱤᱧᱟᱹᱜ ᱫᱷᱚᱨᱚᱢ ᱨᱮ ᱡᱟᱦᱟᱸ ᱢᱮᱱᱟᱜᱼᱟ ᱞᱟᱹᱭᱼᱞᱟᱠᱪᱟᱨ ᱟᱹᱨᱤᱪᱟᱹᱞᱤ ᱢᱚᱬᱮ ᱥᱤᱥᱴᱮᱢ ᱛᱮ ᱮᱴᱟᱜ ᱫᱷᱚᱨᱚᱢ ᱥᱟᱨᱱᱟ ᱫᱷᱚᱨᱚᱢ ᱨᱤᱱᱤᱡ ᱢᱚᱬᱮ ᱥᱤᱥᱴᱮᱢ ᱛᱮ ᱵᱟᱭ ᱵᱟᱯᱞᱟᱜ ᱠᱟᱱᱟ ᱤᱧᱟᱹᱜ ᱦᱩᱸ ᱫᱷᱚᱨᱚᱢ ᱨᱮ ᱡᱟᱦᱟᱸ ᱵᱟᱹᱨᱭᱟᱹᱛ ᱠᱚ ᱟᱛᱤᱧ ᱪᱟᱞᱟᱜ ᱠᱟᱱᱟ ᱯᱮ ᱢᱟᱦᱟ ᱫᱷᱩᱨᱭᱟᱹ ᱡᱟᱦᱟᱸ ᱤᱧᱟᱹᱜ ᱵᱟᱯᱞᱟ ᱨᱮᱱᱟᱜ ᱟᱹᱱ ᱟᱹᱨᱤ ᱡᱟᱦᱟᱸ ᱨᱮ ᱡᱚᱜᱽ ᱢᱟᱺᱡᱷᱤ ᱦᱩᱸ ᱥᱤᱨᱯᱟᱹᱭ ᱧᱟᱢ ᱛᱤᱧᱟᱹ ᱮᱴᱟᱜ ᱥᱟᱨᱱᱟ ᱫᱷᱚᱨᱚᱢ ᱨᱤᱱᱤᱡ ᱦᱚᱲ ᱚᱱᱟ ᱥᱤᱨᱯᱟᱹ ᱵᱟᱭ ᱧᱟᱢᱟ ᱚᱱᱟ ᱟᱹᱨᱤᱛᱮ ᱵᱟᱭ ᱵᱟᱯᱞᱟᱜ ᱠᱟᱱᱟ ᱛᱟᱦᱚᱞᱮᱧ ᱞᱟᱹᱭᱟ ᱤᱧᱟᱹᱜ ᱚᱱᱟ ᱪᱤᱠᱟᱹᱛᱮ ᱤᱧᱟᱹᱜ ᱠᱟᱱᱟ ᱮᱨᱯᱚᱨᱮ ᱟᱢ ᱵᱩᱡᱷᱟᱹᱣ ᱤᱧ ᱢᱮ ᱢᱟ ᱚᱱᱟ ᱢᱤᱫᱩᱜ ᱠᱟᱱᱟ ᱟᱪᱪᱷᱟ ᱴᱷᱤᱠ ᱜᱮᱭᱟ ᱤᱧ ᱱᱤᱛᱚᱜ ᱤᱧ ᱞᱟᱹᱭᱟᱢ ᱠᱟᱱᱟ ᱥᱮ ᱡᱟᱦᱟᱸ ᱛᱤᱱᱟᱹᱜ ᱫᱷᱚᱨᱚᱢ ᱨᱮᱱᱟᱜ ᱮᱢ ᱵᱟᱠᱷᱮᱬ ᱠᱮᱜᱼᱟ ᱡᱟᱦᱟᱸ ᱡᱟᱦᱟᱸ ᱠᱚ ᱚᱱᱟ ᱚᱱᱟ ᱠᱚᱦᱚᱸ ᱤᱧᱤᱧ ᱠᱚᱨᱟᱣᱮᱫ ᱜᱮᱭᱟ ᱚᱱᱟ ᱚᱱᱟ ᱠᱚᱧ ᱠᱚᱨᱟᱣᱮᱫ ᱜᱮᱭᱟ ᱱᱤᱛ ᱜᱮᱭᱟ ᱦᱮᱸ ᱟᱢᱮᱢ ᱡᱟᱦᱟᱸ ᱠᱚᱨᱟᱣ ᱡᱟᱦᱟᱸ ᱮᱫᱟ ᱟᱢᱮᱢ ᱢᱮᱱᱠᱷᱟᱱ ᱢᱮᱱ ᱟᱨ ᱠᱮᱜᱼᱟ ᱢᱤᱫᱴᱟᱝ ᱤᱧ ᱥᱟᱨᱱᱟ ᱤᱧ ᱡᱚᱠᱷᱚᱱᱮ ᱠᱚᱨᱟᱣ ᱮᱫᱟ ᱵᱟᱝᱟ ᱟᱨ ᱢᱤᱫᱴᱤᱡᱟᱜ ᱠᱟᱛᱷᱟ ᱫᱚ ᱵᱟᱫ ᱠᱟᱜ ᱢᱮᱥᱮ ᱜᱚᱢᱠᱮ

ᱤᱧ ᱵᱟᱲᱟᱭ ᱛᱮ ᱟᱵᱚᱣᱟᱜ ᱫᱷᱚᱨᱚᱢ ᱫᱚ ᱥᱤᱨᱡᱚᱱ ᱠᱷᱚᱡ ᱚᱯᱮᱞ ᱟᱠᱟᱱᱟ ᱟᱵᱚᱣᱟᱜ ᱫᱷᱚᱨᱚᱢ ᱫᱚ ᱥᱟᱹᱨᱤ ᱡᱤᱱᱤᱥ ᱠᱟᱱᱟ ᱟᱵᱚ ᱫᱚ ᱦᱩᱭᱩᱜ ᱠᱟᱱᱟ ᱡᱟᱦᱟᱸ ᱪᱮ ᱥᱚᱛᱭᱚ ᱤᱱᱵᱷᱟᱨᱥᱟᱞ ᱴᱨᱩᱛ ᱚᱱᱟ ᱥᱟᱞᱟᱜ ᱨᱤᱞᱮᱴ ᱟᱠᱟᱱᱟ ᱚᱱᱟ ᱢᱟ ᱥᱟᱹᱨᱤ ᱫᱷᱚᱨᱚᱢ ᱱᱟᱢ ᱛᱷᱩᱛᱤ ᱫᱟ ᱵᱷᱟᱹᱭ ᱚᱱᱟ ᱢᱟ ᱥᱟᱹᱨᱤ ᱫᱷᱚᱨᱚᱢ ᱱᱟᱢ ᱛᱷᱩᱛᱤ ᱫᱚ ᱟᱪᱪᱷᱟ ᱚᱱᱟ ᱚᱱᱟ ᱯᱩᱨᱟᱹ ᱞᱟᱹᱭ ᱫᱮᱱ ᱥᱮ ᱡᱟᱦᱟᱸ ᱪᱮ ᱡᱟᱦᱟᱸ ᱥᱟᱹᱨᱤ ᱡᱤᱱᱤᱥ ᱠᱟᱱᱟ ᱮᱲᱮᱭᱟᱜ ᱫᱚ ᱵᱟᱝ ᱠᱟᱱᱟ ᱡᱟᱦᱟᱸ ᱞᱮᱠᱟ ᱟᱵᱚ ᱦᱩᱭᱩᱜ ᱠᱟᱱᱟ ᱪᱟᱸᱫᱚ ᱵᱚᱸᱜᱟ ᱵᱚᱱ ᱵᱚᱸᱜᱟ ᱦᱟᱭᱟ ᱪᱟᱸᱫᱚ ᱦᱚᱸ ᱥᱟᱹᱨᱤ ᱡᱤᱱᱤᱥ ᱠᱟᱱᱟ ᱵᱩᱨᱩ ᱵᱚᱱ ᱵᱚᱸᱜᱟ ᱦᱟᱜᱼᱟ ᱫᱟᱨᱮ ᱵᱚᱱ ᱵᱚᱸᱜᱟ ᱦᱟᱜᱼᱟ ᱚᱱᱟ ᱦᱚᱸ ᱥᱟᱹᱨᱤ ᱠᱟᱱᱟ ᱡᱟᱦᱟᱸ ᱞᱮᱠᱟ ᱥᱤᱡᱤᱱ ᱡᱟᱦᱟᱸ ᱞᱮᱠᱟ ᱥᱤᱡᱤᱱ ᱟᱵᱚ ᱟᱵᱚᱣᱟᱜ ᱵᱚᱫᱚᱞ ᱤᱫᱤᱜ ᱠᱟᱱᱟ ᱯᱨᱟᱠᱨᱤᱛᱤᱠ ᱨᱮᱱᱟᱜ ᱡᱟᱦᱟᱸ ᱞᱮᱠᱟ ᱚᱱᱠᱟᱱᱟᱜ ᱜᱮ ᱟᱵᱚᱣᱟᱜ ᱱᱮᱪᱟᱨ ᱥᱟᱞᱟᱜ ᱨᱤᱞᱮᱴᱮᱰ ᱟᱵᱚᱣᱟᱜ ᱟᱹᱨᱤᱪᱟᱹᱞᱤ ᱠᱟᱱᱟ ᱚᱱᱟ ᱞᱟᱹᱜᱤᱫ ᱛᱮ ᱡᱚᱛᱚ ᱜᱮ ᱥᱟᱹᱨᱤ ᱜᱮᱭᱟ ᱫᱷᱚᱨᱚᱢ ᱯᱩᱛᱷᱤ ᱫᱚ ᱟᱵᱚᱣᱟᱜ ᱫᱷᱚᱨᱚᱢ ᱯᱩᱛᱷᱤ ᱫᱚ

ᱚᱱᱟ ᱢᱮᱱᱛᱮ ᱥᱟᱨᱱᱟ ᱢᱟᱱᱮ ᱥᱟᱨᱱᱟ ᱨᱮ ᱛᱟᱦᱮᱱᱟ ᱢᱮᱱ ᱛᱮᱜᱮ ᱚᱱᱟ ᱫᱚ ᱥᱟᱨᱱᱟ ᱫᱷᱚᱨᱚᱢ ᱦᱩᱭ ᱜᱚᱫᱚᱜᱼᱟ ᱢᱮᱱᱛᱮ ᱪᱮᱫ ᱞᱮᱠᱟ ᱵᱟᱠᱷᱮᱲ ᱨᱮ ᱛᱟᱦᱮᱱᱟ ᱢᱮᱱᱛᱮ ᱜᱚᱝᱠᱮ ᱟᱫᱚ ᱱᱚᱣᱟ ᱫᱚ ᱚᱠᱟ ᱞᱮᱠᱟ ᱡᱩᱠᱛᱤ ᱟᱸᱡᱚᱢ ᱢᱮ ᱟᱸᱡᱚᱢ ᱢᱮ ᱵᱟᱝᱟ ᱡᱩᱠᱛᱤ ᱫᱚ ᱚᱱᱟᱜᱮ ᱧᱩᱛᱩᱢ ᱫᱚ ᱦᱩᱭᱩᱜ ᱠᱟᱱᱟ ᱧᱩᱛᱩᱢ ᱨᱮ ᱚᱱᱟ ᱫᱚ ᱜᱩᱱ ᱵᱟᱝ ᱦᱚᱸ ᱵᱟᱝ ᱛᱟᱦᱮᱸ ᱫᱟᱲᱮᱭᱟᱜᱼᱟ ᱧᱩᱛᱩᱢ ᱫᱚ ᱟᱨ ᱜᱩᱱ ᱫᱚ ᱦᱩᱭᱩᱜ ᱠᱟᱱᱟ ᱛᱟᱭ ᱡᱟᱦᱟᱸ ᱞᱮᱠᱟ

ᱚᱠᱟ ᱴᱷᱮᱱ ᱠᱷᱚᱱ ᱠᱚ ᱧᱟᱢ ᱮᱫᱟ ᱢᱮᱱ ᱨᱮᱦᱮᱫ ᱫᱚ ᱚᱠᱟ ᱴᱷᱮᱱ ᱢᱮᱱᱟᱜᱼᱟ ᱚᱱᱟ ᱦᱮᱱᱟᱜ ᱠᱤ ᱚᱱᱟ ᱟᱢ ᱫᱚ ᱨᱮᱦᱮᱫ ᱫᱚ ᱫᱚᱨᱠᱟᱨ ᱜᱮ ᱛᱮᱦᱮᱧ ᱞᱟᱹᱭᱫᱟᱢ ᱚᱞ ᱛᱚᱞ ᱵᱟᱹᱱᱩᱜᱼᱟ ᱴᱷᱤᱠ ᱜᱮᱭᱟ ᱟᱵᱚ ᱚᱞ ᱛᱚᱞ ᱵᱟᱹᱱᱩᱜᱼᱟ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱᱟ ᱤᱧ ᱦᱚᱸᱧ ᱞᱟᱹᱭᱫᱟ ᱱᱚᱣᱟ ᱫᱚ ᱥᱟᱹᱨᱤ ᱫᱷᱚᱨᱚᱢ ᱨᱮᱱᱟᱜ ᱜᱮ ᱱᱤᱛᱤ ᱠᱟᱱᱟ ᱚᱞ ᱛᱚᱞ ᱵᱟᱹᱱᱩᱜᱼᱟ ᱵᱤᱱᱛᱤ ᱵᱟᱠᱷᱮᱲ ᱠᱷᱚᱱ ᱦᱮᱡ ᱧᱟᱢ ᱟᱠᱟᱱᱟ ᱥᱟᱹᱨᱤ ᱫᱷᱚᱨᱚᱢ ᱨᱮᱱᱟᱜ ᱡᱚᱢᱥᱤᱢ ᱵᱤᱱᱛᱤ ᱠᱷᱚᱱ

ᱟᱵᱚᱣᱟᱜ ᱫᱷᱚᱨᱚᱢ ᱫᱚ ᱪᱮᱫ ᱞᱮᱠᱟ ᱵᱚᱸᱜᱟ ᱵᱩᱨᱩ ᱚᱱᱟ ᱫᱚ ᱵᱤᱱᱛᱤ ᱨᱮ ᱛᱚ ᱦᱟᱯᱲᱟᱢᱮ ᱞᱟᱹᱭ ᱠᱮᱫᱟ ᱚᱠᱟ ᱠᱷᱚᱱ ᱵᱤᱱᱛᱤ ᱠᱷᱚᱱ ᱜᱮᱛᱚ ᱦᱳᱭ ᱚᱱᱟ ᱜᱮᱛᱚ ᱞᱤᱧ ᱢᱮᱱᱮᱫ ᱚᱱᱟ ᱢᱟᱞᱤᱧ ᱢᱟᱱᱟᱣ ᱠᱟᱱ ᱜᱮᱫᱚ ᱦᱮᱸ ᱚᱱᱟ ᱚᱱᱟᱴᱟᱜ ᱢᱟᱱᱟᱣ ᱞᱮᱱᱠᱷᱟᱱ ᱜᱮᱛᱚ ᱪᱟᱵᱟᱭᱮᱱ ᱛᱟᱵᱚᱱᱟ ᱠᱷᱟᱹᱯᱟᱹᱨᱤ ᱜᱚᱝᱠᱮ ᱤᱧ ᱫᱚ ᱤᱧ ᱠᱷᱚᱠᱚᱭ ᱠᱟᱱᱟ ᱱᱚᱣᱟ ᱜᱮ ᱢᱟᱱᱟᱣ ᱛᱟᱵᱚᱱ ᱯᱮ ᱡᱮ ᱟᱵᱚ ᱫᱚ ᱵᱤᱱᱛᱤ ᱨᱮ ᱢᱮᱱᱟᱜ ᱛᱟᱵᱚᱱᱟ ᱡᱚᱢᱥᱤᱢ ᱵᱤᱱᱛᱤ ᱨᱮ ᱢᱮᱱᱟᱜ ᱛᱟᱵᱚᱱᱟ ᱛᱟᱦᱚᱞᱮ ᱠᱷᱟᱱ ᱜᱮ ᱥᱟᱹᱨᱤ ᱥᱮ ᱥᱟᱨᱱᱟ ᱦᱤᱡᱩᱜᱼᱟ ᱟᱵᱚ ᱟᱡ ᱛᱮᱜᱮ ᱠᱚ ᱯᱟᱸᱡᱟ ᱧᱟᱢᱟ ᱦᱚᱲ ᱢᱤᱫᱴᱤᱡ ᱦᱩᱭᱩᱜ ᱠᱟᱱᱟ ᱟᱸᱡᱚᱢ ᱥᱟᱹᱨᱤ ᱥᱟᱨᱱᱟ ᱫᱚ ᱟᱵᱚᱣᱟᱜ ᱡᱚᱢᱥᱤᱢ ᱵᱤᱱᱛᱤ ᱪᱮ ᱡᱟᱦᱟᱸ ᱧᱩᱛᱩᱢ ᱤᱫᱤ ᱠᱟᱛᱮ ᱨᱟᱯᱟᱪᱟ ᱚᱱᱟ ᱡᱚᱢᱥᱤᱢ ᱵᱤᱱᱛᱤ ᱪᱮ ᱦᱤᱛᱟᱹᱞ ᱡᱟᱦᱟᱸᱭ ᱠᱚ ᱢᱮᱱᱮᱜᱼᱟ ᱪᱮ ᱟᱨ ᱡᱟᱦᱟᱱᱟᱜ ᱠᱚ ᱢᱮᱱᱮᱜᱼᱟ ᱱᱚᱣᱟ ᱛᱮᱫᱚ ᱵᱟᱭ ᱪᱟᱵᱟᱜᱼᱟ ᱱᱚᱣᱟ ᱦᱚᱸ ᱟᱹᱵᱤᱱ ᱵᱟᱲᱟᱭ ᱠᱟᱜ ᱵᱤᱱ ᱡᱩᱫᱤ ᱪᱟᱵᱟᱜ ᱨᱮᱱᱟᱜ ᱛᱟᱦᱮᱸ ᱠᱚᱜ ᱠᱷᱟᱡ ᱫᱚ ᱩᱱ ᱫᱤᱱ ᱨᱮ ᱪᱟᱵᱟ ᱠᱚᱜᱼᱟ ᱪᱮᱠᱟᱛᱮ ᱦᱩᱭᱩᱜ ᱠᱟᱱᱟ ᱟᱸᱡᱚᱢ ᱵᱤᱱ ᱟᱸᱡᱚᱢ ᱱᱚᱣᱟ ᱠᱟᱛᱷᱟ ᱦᱤᱛᱟᱹᱞ ᱡᱟᱦᱟᱸᱭ ᱠᱚ ᱢᱮᱱᱮᱜᱼᱟ ᱩᱱᱠᱩ ᱦᱚᱸ ᱟᱹᱰᱤ ᱫᱤᱱ ᱠᱷᱚᱱ ᱦᱤᱛᱟᱹᱞ ᱠᱚ ᱯᱟᱲᱦᱟᱣᱮᱜᱼᱟ ᱡᱟᱦᱟᱸᱭ ᱟᱯᱮ ᱠᱚ ᱡᱚᱢᱥᱤᱢ ᱵᱤᱱᱛᱤ ᱯᱮ ᱢᱮᱱᱮᱜᱼᱟ ᱟᱯᱮ ᱦᱚᱸ ᱟᱹᱰᱤ ᱫᱤᱱ ᱠᱷᱚᱱ ᱯᱮ ᱯᱟᱲᱦᱟᱣ

ᱟᱸᱡᱚᱢ ᱢᱮ ᱩᱱᱤ ᱤᱫᱤ ᱯᱚᱛᱟᱠᱟ ᱠᱟᱛᱮ ᱠᱚ ᱞᱟᱹᱲᱦᱟᱹᱭ ᱯᱚᱛᱟᱠᱟ ᱵᱟᱲᱟᱭᱮᱫ ᱠᱚ ᱜᱮᱭᱟ ᱚᱱᱮ ᱚᱱᱮ ᱧᱮᱞ ᱢᱮ ᱰᱷᱚᱨᱟ ᱰᱷᱚᱨᱟ ᱢᱤᱫᱴᱟᱝ ᱯᱚᱛᱟᱠᱟ ᱠᱚ ᱩᱰᱩᱠ ᱠᱟᱫᱟ ᱪᱮᱞᱮ ᱠᱚ ᱠᱟᱱᱟ ᱠᱚ ᱥᱤᱫᱩᱞᱟᱞ ᱵᱟᱹᱵᱩ ᱤᱧ ᱫᱚ ᱵᱟᱹᱧ ᱩᱭᱦᱟᱹᱨ ᱮᱫᱟ ᱪᱤᱞᱤ ᱪᱤᱞᱤ ᱰᱷᱚᱲᱟ ᱰᱷᱚᱲᱟ ᱯᱚᱛᱟᱠᱟ ᱦᱳᱭ ᱦᱳᱭ ᱚᱱᱮ ᱟᱨᱟᱜ ᱟᱨ ᱤᱭᱟᱹ ᱚᱱᱮ ᱯᱮ ᱠᱚᱬ ᱯᱚᱛᱟᱠᱟ ᱢᱤᱫᱴᱮᱱ ᱥᱟᱨᱱᱟ ᱫᱷᱚᱨᱚᱢ ᱟᱛᱮ ᱠᱚ ᱞᱟᱹᱲᱦᱟᱹᱭᱮᱫ ᱫᱚ ᱚᱨᱟᱝ ᱚᱨᱟᱝ ᱚᱨᱟᱝ ᱚᱨᱟᱝ ᱦᱮᱸ ᱟᱫᱚ ᱤᱧᱟᱹᱜ ᱞᱟᱹᱭᱟᱹᱧ ᱢᱮ ᱩᱱᱠᱩ ᱢᱟᱨᱟᱝ ᱵᱩᱨᱩᱣᱟᱜ ᱠᱟᱛᱷᱟ ᱠᱚ ᱨᱚᱲ ᱮᱫᱟ ᱟᱞᱮ ᱯᱚᱛᱠᱟᱨ ᱨᱮᱱᱟᱜ ᱠᱟᱛᱷᱟ ᱟᱹᱣᱨᱤ ᱞᱟᱹᱭᱟ ᱯᱚᱛᱠᱟᱨ ᱨᱮᱱᱟᱜ ᱠᱟᱛᱷᱟᱧ ᱞᱟᱹᱭᱟ ᱢᱟ ᱵᱟᱝ ᱯᱚᱛᱠᱟᱨ ᱫᱚ ᱚᱱᱟ ᱫᱚ ᱤᱧ ᱫᱚ ᱩᱱᱤ ᱵᱟᱰᱟᱭ ᱦᱚᱪᱚ ᱞᱟᱹᱜᱤᱫ ᱢᱮᱛᱟ ᱫᱤᱧᱟ ᱤᱧ ᱫᱚ ᱤᱧ ᱤᱧ ᱤᱧ ᱢᱟ ᱤᱧ ᱤᱧ ᱟᱞᱮ ᱥᱮᱫ ᱡᱟᱦᱟᱱᱟᱜ ᱟᱞᱮ ᱥᱮᱫ ᱡᱟᱦᱟᱸ ᱥᱟᱨᱱᱟ ᱫᱷᱚᱨᱚᱢ ᱞᱮ ᱚᱞᱚᱜᱚᱜ ᱠᱟᱱᱟ ᱢᱮᱱᱮᱫ ᱟᱞᱮᱭᱟᱜ ᱫᱷᱚᱨᱚᱢ ᱟᱞᱮ ᱫᱚ ᱚᱱᱟ ᱥᱟᱫᱟ ᱯᱚᱛᱠᱟ ᱠᱚᱫᱚ ᱵᱟᱝᱜᱮ ᱟᱞᱮ ᱦᱩᱭᱩᱜ ᱠᱟᱱᱟ ᱦᱟᱹᱨᱭᱟᱹᱲ ᱨᱮ ᱚᱱᱮ ᱡᱟᱦᱟᱸ ᱱᱟᱦᱟᱜ ᱱᱤᱛᱚᱜ ᱠᱚ ᱵᱮᱵᱷᱟᱨᱮᱜᱼᱟ ᱚᱱᱟ ᱟᱥᱮᱠᱟ ᱨᱮᱱᱟᱝ ᱪᱤᱨ ᱟᱪᱪᱷᱟ ᱚᱱᱮ ᱚᱱᱟ ᱥᱟᱨᱱᱟ ᱫᱷᱚᱨᱚᱢ ᱨᱮᱱᱟᱜ ᱪᱤᱨ ᱢᱮᱱᱛᱮ ᱠᱚ ᱜᱚᱴᱟ ᱠᱚ ᱯᱟᱛᱟᱣᱮᱜᱼᱟ ᱛᱤᱱᱟᱹᱜ ᱜᱟᱱ ᱡᱩᱠᱛᱤ ᱠᱟᱱᱟ